ᱥᱩᱱᱩᱢ ᱪᱟᱨᱥᱚ ᱨᱮᱱᱟᱜ ᱫᱩᱞ ᱟᱠᱟᱱᱟ ᱛᱚ ᱛᱤᱱᱟᱹᱜ ᱡᱤᱞᱤᱧ ᱱᱟᱦᱟᱜ ᱞᱤᱧ ᱥᱮᱴᱮᱨᱚᱜ ᱠᱟᱱᱟ ᱪᱟᱨᱥᱚ ᱥᱩᱱᱩᱢ ᱛᱮ ᱛᱚ ᱧᱮᱞ ᱜᱮ ᱯᱩᱨᱟᱹ ᱫᱩᱲᱩᱵ ᱨᱮᱰᱤ ᱩᱛᱟᱹᱨ ᱱᱟᱞᱤᱧ ᱟᱨ ᱱᱤᱛᱚᱜ ᱫᱚ ᱥᱮᱱ ᱩᱛᱟᱹᱨᱚᱜᱼᱟ ᱵᱚᱱ ᱥᱮᱛᱟᱜ ᱥᱮᱛᱟᱜ ᱠᱩᱲᱦᱟᱹ ᱧᱚᱜ ᱠᱟᱜᱼᱟ ᱥᱮ ᱮᱱᱠᱷᱟᱱ ᱨᱟᱥᱛᱟ ᱩᱱᱟᱹᱜ ᱠᱞᱤᱭᱟᱨ ᱵᱟᱭ ᱧᱮᱞᱚᱜ ᱠᱟᱱᱟ ᱨᱟᱵᱟᱝ ᱫᱷᱟᱨᱟ ᱵᱩᱡᱷᱟᱹᱜ ᱠᱟᱱᱟ ᱱᱟᱥᱮ ᱱᱟᱥᱮ ᱥᱟᱛᱴᱟ ᱦᱩᱭᱱᱟ ᱟᱨ ᱱᱤᱛᱚᱜ ᱯᱟᱱᱤ ᱠᱩᱭ ᱞᱟᱹᱜᱤᱫ ᱤᱧ ᱥᱮᱴᱮᱨ ᱟᱠᱟᱱᱟ ᱟᱫᱚ ᱱᱚᱰᱮ ᱜᱟᱹᱰᱤ ᱠᱟᱹᱴᱤᱡ ᱯᱨᱮᱥᱚᱨ ᱢᱟᱨᱟᱣ ᱦᱩᱭ ᱧᱚᱜᱚᱜ ᱠᱟᱱᱟ ᱟᱹᱰᱤ ᱡᱤᱞᱤᱧ ᱞᱤᱧ ᱞᱟᱜᱟ ᱠᱮᱫᱼᱟ ᱥᱮ ᱟᱨ ᱟᱹᱰᱤ ᱫᱤᱱ ᱫᱚ ᱯᱨᱮᱥᱚᱨ ᱦᱚᱸ ᱵᱟᱭ ᱢᱟᱨᱟᱣ ᱟᱠᱟᱱ ᱮᱱᱠᱷᱟᱱ ᱫᱚ ᱥᱤᱫᱷᱟᱹ ᱫᱚ ᱦᱟᱱᱛᱮ ᱪᱟᱞᱟᱣᱮᱱᱟ ᱱᱚᱣᱟ ᱫᱚ ᱵᱷᱚᱫᱨᱚᱠ ᱵᱟᱞᱮᱥᱚᱨ ᱵᱟᱨᱤᱯᱚᱫᱟ ᱞᱟᱭᱤᱱ ᱟᱨ ᱟᱵᱚ ᱫᱚ ᱠᱮᱣᱡᱷᱟᱨ ᱡᱟᱡᱽᱯᱩᱨ ᱨᱳᱰ ᱱᱚᱣᱟ ᱫᱚ ᱱᱟᱦᱟᱜ ᱦᱩᱭᱩᱜ ᱠᱟᱱᱟ ᱟᱱᱚᱱᱫᱚᱯᱩᱨ ᱵᱚᱥ ᱥᱴᱮᱱᱰ ᱛᱚ ᱯᱮᱲᱟ ᱦᱚᱲ ᱠᱚ ᱱᱤᱛᱚᱜ ᱟᱱᱚᱱᱫᱚᱯᱩᱨ ᱞᱤᱧ ᱯᱟᱨᱚᱢ ᱜᱚᱫ ᱟᱠᱟᱜᱼᱟ ᱟᱨ ᱴᱟᱭᱤᱢ ᱦᱩᱭᱩᱜ ᱠᱟᱱᱟ ᱥᱟᱲᱮ ᱟᱴᱴᱟ

ᱥᱟᱢᱵᱟᱣ ᱛᱟᱨᱟ ᱟᱠᱟᱜᱼᱟ ᱥᱮᱛᱟᱜ ᱨᱮᱜᱮ ᱵᱮᱱᱟᱣ ᱛᱟᱨᱟ ᱟᱠᱟᱜ ᱞᱮ ᱛᱚ ᱡᱚᱢ ᱵᱟᱲᱟ ᱦᱩᱭ ᱠᱚᱜ ᱢᱟ ᱚᱰᱚᱠ ᱢᱮ ᱛᱚ ᱱᱚᱝᱠᱟ ᱠᱤᱪᱷᱤ ᱱᱚᱰᱮᱱᱟᱜ ᱵᱷᱤᱭᱩ ᱛᱟᱵᱚᱱ ᱟᱨ ᱴᱟᱴᱠᱟ ᱜᱮ ᱦᱚᱨ ᱰᱟᱦᱟᱨ ᱞᱤᱧ ᱵᱚᱫᱚᱞ ᱠᱮᱫᱼᱟ ᱪᱮᱫᱟᱜ ᱥᱮ ᱴᱷᱟᱹᱠᱩᱨ ᱢᱩᱸᱰᱟᱹ ᱥᱮᱫ ᱛᱮ ᱦᱤᱡᱩᱜ ᱨᱮᱱᱟᱜ ᱛᱟᱦᱮᱸ ᱠᱟᱱᱟ ᱟᱫᱚ ᱵᱟᱭᱯᱟᱥ ᱨᱳᱰ ᱫᱚ ᱟᱡ ᱫᱚ ᱵᱟᱭ ᱧᱮᱞ ᱟᱠᱟᱫᱼᱟ ᱛᱚ ᱱᱚᱣᱟ ᱦᱚᱨ ᱛᱮᱞᱤᱧ ᱦᱤᱡᱩᱜ ᱠᱟᱱᱟ ᱛᱚ ᱜᱟᱛᱮ ᱠᱚ ᱯᱷᱟᱭᱱᱟᱞᱤ ᱚᱲᱟᱜ ᱥᱮᱴᱮᱨ ᱦᱩᱭᱮᱱᱟ ᱟᱨ ᱚᱲᱟᱜ ᱨᱮ ᱚᱠᱚᱭ ᱦᱚᱸ ᱵᱟᱹᱱᱩᱜ ᱠᱚᱣᱟ ᱪᱟᱹᱵᱷᱤ ᱟᱠᱟᱫᱼᱟ ᱠᱚ ᱥᱤᱢ ᱠᱚ ᱢᱮᱱᱟᱜ ᱟᱠᱟᱫ ᱠᱚᱣᱟ ᱩᱱᱠᱩ ᱠᱚ ᱦᱚᱨᱦᱚ ᱟᱠᱟᱫ ᱚᱲᱟᱜ ᱜᱩᱯᱤ ᱯᱟᱞᱮ ᱠᱤᱱ ᱥᱮᱱ ᱟᱠᱟᱱᱟ ᱟᱨ ᱦᱮᱲᱦᱮᱫ ᱵᱩᱲᱦᱤ ᱟᱭᱳ ᱛᱟᱹᱠᱤᱱ ᱵᱟᱹᱱᱩᱜ ᱟᱠᱟᱫ ᱠᱤᱱᱟ ᱪᱮᱫ ᱞᱮᱠᱟ ᱨᱤᱢᱤᱞ ᱨᱤᱢᱤᱞ ᱧᱚᱜᱮᱜᱼᱟ ᱟᱨᱦᱚᱸ ᱥᱤᱛᱩᱝ ᱟᱹᱰᱤ ᱴᱟᱴᱠᱟ ᱜᱟᱹᱰᱤᱧ ᱩᱢᱩᱞ ᱧᱚᱜ ᱠᱟᱜᱼᱟ ᱮᱠᱪᱩᱭᱮᱞᱤ ᱫᱤᱥᱚᱢ ᱛᱮ ᱦᱤᱡᱩᱜ ᱨᱮᱱᱟᱜ ᱨᱤᱡᱮᱱ ᱫᱚ ᱱᱚᱣᱟ ᱜᱮ ᱠᱤ ᱵᱩᱰᱷᱤ ᱟᱭᱳᱣᱟᱜ ᱦᱚᱲᱢᱚ ᱴᱷᱤᱠ ᱵᱟᱹᱱᱩᱜᱼᱟ ᱨᱩᱣᱟᱹ ᱫᱷᱟᱨᱟᱜ ᱠᱟᱱᱟᱭ ᱟᱨ ᱱᱚᱛᱮ ᱦᱮᱲᱦᱮᱫ ᱦᱚᱪᱚᱭᱮᱫ ᱠᱚᱣᱟᱞᱮ ᱛᱚ ᱢᱩᱞᱭᱟᱹ ᱛᱤᱱᱟᱹᱜ ᱜᱟᱱ ᱠᱚ ᱦᱮᱡ ᱟᱠᱟᱱᱟ ᱦᱮᱲᱦᱮᱫ ᱠᱟᱱᱟ ᱠᱚ ᱛᱚ ᱟᱡᱟᱜ ᱦᱚᱲᱢᱚ ᱢᱟ ᱴᱷᱤᱠ ᱵᱟᱹᱱᱩᱜᱼᱟ ᱛᱚ ᱩᱱᱠᱩ ᱫᱟᱠᱟ ᱩᱛᱩ ᱠᱟᱛᱮᱫ ᱪᱤᱠᱟᱹᱢ ᱮᱢ ᱫᱟᱲᱮ ᱟᱠᱚᱣᱟ ᱛᱚ ᱚᱱᱟ ᱞᱟᱹᱜᱤᱫ ᱜᱮ ᱛᱚ ᱦᱤᱡᱩᱜ ᱞᱟᱹᱜᱤᱫ ᱞᱤᱧ ᱵᱟᱫᱽᱫᱷᱚᱭᱮᱱᱟ ᱛᱚ ᱡᱟ ᱦᱳᱠ ᱠᱩᱥᱤ ᱨᱮᱱᱟᱜ ᱠᱟᱛᱷᱟ ᱱᱤᱭᱟᱹ ᱜᱮ ᱡᱮ ᱤᱧ ᱦᱚᱸ ᱪᱷᱩᱴᱤ ᱠᱚ ᱮᱢᱟᱫᱤᱧᱟ ᱤᱱᱟᱹ ᱚᱠᱛᱚ ᱨᱮ ᱟᱫᱚ ᱴᱷᱤᱠ ᱜᱮᱭᱟ ᱱᱟᱯᱟᱭ ᱜᱮ ᱚᱱᱟ ᱦᱚᱸ ᱦᱮᱡ ᱥᱮᱴᱮᱨ ᱱᱟᱞᱤᱧ ᱟᱨ

ᱛᱚ ᱢᱟᱲᱟᱝ ᱥᱮᱫ ᱵᱚᱱ ᱧᱮᱞ ᱢᱟ ᱩᱱᱟᱹᱜ ᱥᱟᱺᱜᱤᱧ ᱠᱷᱚᱱ ᱞᱤᱧ ᱦᱮᱡ ᱮᱱᱟ ᱢᱟᱱᱮ ᱨᱮᱥᱴ ᱠᱚ ᱦᱟᱛᱟᱣ ᱨᱮᱱᱟᱜ ᱛᱚ ᱠᱟᱛᱷᱟ ᱦᱩᱱᱟᱹᱝ ᱢᱮᱱᱠᱷᱟᱱ ᱚᱱᱟ ᱦᱚᱸ ᱵᱟᱝ ᱢᱟᱱᱮ ᱦᱮᱡ ᱥᱟᱶᱛᱮ ᱠᱟᱹᱢᱤ ᱟᱨ ᱚᱱᱟ ᱞᱟᱹᱜᱤᱫ ᱦᱚᱸ ᱞᱤᱧ ᱦᱮᱡ ᱟᱠᱟᱱᱟ ᱟᱨ ᱪᱮᱫ ᱮᱢ ᱪᱤᱠᱟᱹᱭᱟ ᱠᱟᱹᱢᱤ ᱢᱟ ᱦᱩᱭᱩᱜ ᱜᱮᱭᱟ ᱛᱚ ᱚᱱᱟ ᱠᱚᱫᱚ ᱪᱮᱫ ᱦᱚᱸ ᱵᱟᱝ ᱠᱟᱱᱟ ᱱᱤᱝᱠᱟᱹ ᱜᱤᱧ ᱢᱮᱱ ᱠᱮᱫᱼᱟ ᱟᱫᱚ ᱡᱮᱦᱮᱛᱩ ᱥᱟᱺᱜᱤᱧ ᱦᱚᱸ ᱥᱟᱺᱜᱤᱧ ᱜᱮᱭᱟ ᱥᱮ ᱦᱚᱨ ᱢᱟ ᱟᱨ ᱵᱟᱭᱤᱠ ᱛᱮ ᱦᱤᱡᱩᱜ ᱫᱚ ᱠᱚᱥᱴᱚ ᱫᱷᱟᱨᱟ ᱜᱮᱭᱟ ᱟᱨ ᱱᱚᱰᱮ ᱠᱷᱚᱱ ᱯᱟᱞᱮ ᱤᱱᱟᱹ ᱫᱩᱭᱥᱚ ᱫᱚᱥ ᱠᱩᱲᱤ ᱵᱷᱤᱛᱨᱤ ᱨᱮ ᱦᱩᱭᱩᱜᱼᱟ ᱵᱷᱩᱵᱽᱱᱮᱥᱚᱨ ᱠᱷᱚᱱ ᱦᱟᱸᱜ ᱱᱚᱰᱮ ᱟᱞᱮ ᱟᱹᱛᱩ ᱦᱟᱸᱜ ᱟᱫᱚ ᱡᱤᱨᱟᱹᱣ ᱡᱤᱨᱟᱹᱣ ᱛᱮᱜᱮᱞᱤᱧ ᱦᱮᱡ ᱠᱟᱱᱟ ᱚᱱᱠᱟ ᱠᱚᱫᱚ ᱩᱱᱟᱹᱜ ᱦᱚᱨᱚᱵᱚᱨᱚ ᱦᱚᱸ ᱵᱟᱝᱜᱮ ᱱᱟᱯᱟᱭ ᱛᱮᱜᱮᱞᱤᱧ ᱥᱮᱴᱮᱨ ᱠᱟᱱᱟ ᱚᱱᱠᱟ ᱠᱚᱫᱚ ᱦᱚᱨ ᱵᱤᱨ ᱠᱚᱨᱮ ᱪᱮᱫ ᱦᱚᱸ ᱚᱥᱩᱵᱤᱫᱷᱟ ᱠᱚᱫᱚ ᱵᱟᱭ ᱦᱩᱭ ᱠᱟᱱᱟ ᱴᱷᱤᱠ ᱜᱮᱭᱟ ᱵᱟᱡᱟᱨ ᱫᱤᱥᱚᱢ ᱚᱯᱮᱠᱠᱷᱟ ᱟᱹᱛᱩ ᱫᱤᱥᱚᱢ ᱨᱮᱱᱟᱜ ᱠᱩᱥᱤ ᱨᱟᱹᱥᱠᱟᱹ ᱠᱟᱹᱴᱤᱡ ᱵᱷᱮᱜᱟᱨ ᱫᱷᱟᱨᱟ ᱜᱮᱭᱟ ᱡᱚᱠᱷᱚᱱ ᱟᱹᱛᱩ ᱫᱤᱥᱚᱢ ᱨᱮᱢ ᱛᱟᱦᱮᱸ ᱠᱚᱜᱼᱟ ᱵᱟᱡᱟᱨ ᱫᱤᱥᱚᱢ ᱥᱮᱱᱚᱜ ᱫᱚ ᱵᱟᱭ ᱥᱟᱱᱟ ᱟᱨ ᱡᱚᱠᱷᱚᱱ ᱡᱩᱫᱤ ᱵᱟᱡᱟᱨ ᱫᱤᱥᱚᱢ ᱨᱮ ᱰᱷᱮᱨ ᱫᱤᱱᱮᱢ ᱛᱟᱦᱮᱸᱭᱮᱱᱟ ᱟᱹᱛᱩ ᱫᱤᱥᱚᱢ ᱛᱮ ᱦᱤᱡᱩᱜ ᱵᱟᱭ ᱥᱟᱱᱟ ᱛᱚ ᱚᱱᱠᱟᱜᱮ ᱟᱹᱰᱤ ᱠᱩᱥᱤ ᱵᱩᱡᱷᱟᱹᱜ ᱠᱟᱱᱟ ᱟᱹᱰᱤ ᱫᱤᱱ ᱯᱚᱨᱮ ᱦᱮᱡ ᱦᱩᱭᱱᱟ ᱟᱹᱛᱩ ᱫᱤᱥᱚᱢ ᱛᱮ ᱤᱧ ᱫᱚ ᱵᱟᱹᱫᱽ ᱧᱮᱞ ᱤᱧ ᱦᱮᱡ ᱟᱠᱟᱱᱟ ᱟᱨ ᱵᱟᱹᱦᱩ ᱫᱚ ᱱᱟᱥᱮ ᱫᱷᱟᱨᱟᱭ ᱜᱚᱲᱚ ᱧᱚᱜ ᱟᱠᱚ ᱠᱟᱱᱟ ᱟᱠᱚ ᱥᱟᱶ ᱟᱡ ᱦᱚᱸ ᱠᱟᱹᱢᱤ ᱢᱮᱥᱟ ᱧᱚᱜ ᱟᱠᱟᱱᱟᱭ ᱪᱮᱫ ᱞᱮᱠᱟ ᱠᱚ ᱠᱟᱹᱢᱤ ᱠᱟᱱᱟ ᱛᱚ ᱪᱟᱞᱟᱜ ᱠᱟᱹᱱᱟᱹᱧ ᱱᱟᱦᱟᱜ ᱟᱠᱚ ᱴᱷᱮᱱ ᱫᱮᱠᱷᱟᱣ ᱟᱯᱮᱭᱟᱹᱧ ᱛᱟᱵᱚᱱ ᱚᱠᱟ ᱞᱮᱠᱟ ᱠᱚ ᱠᱟᱹᱢᱤ ᱠᱟᱱᱟ ᱛᱟᱵᱚᱱ ᱫᱟᱜ ᱠᱚᱫᱚ ᱠᱚᱢ ᱠᱚᱢ ᱫᱷᱟᱨᱟ ᱜᱮᱭᱟ ᱥᱚᱠᱛᱚᱭ ᱥᱤᱛᱩᱝ ᱮᱜᱼᱟ ᱥᱮ ᱟᱹᱰᱤ ᱡᱳᱨ ᱜᱷᱟᱥ ᱟᱠᱟᱱ ᱛᱟᱞᱮᱭᱟ ᱵᱟᱹᱫᱽ ᱠᱚ ᱛᱚ ᱯᱮᱲᱟ ᱦᱚᱲ ᱠᱚ ᱢᱳᱵᱟᱭᱤᱞ ᱨᱮ ᱪᱟᱨᱡᱽ ᱵᱟᱭ ᱛᱟᱦᱮᱸ ᱠᱟᱱᱟ ᱟᱨ ᱵᱟᱹᱫᱽ ᱥᱮᱫ ᱠᱷᱚᱱ ᱨᱩᱣᱟᱹᱲ ᱠᱟᱛᱮᱫ ᱢᱟᱨᱠᱮᱴ ᱥᱮᱫ ᱞᱤᱧ ᱥᱮᱱ ᱞᱮᱱᱟ ᱟᱨ ᱢᱟᱨᱠᱮᱴ ᱥᱮᱫ ᱠᱷᱚᱱ ᱦᱚᱸ ᱥᱟᱛ ᱵᱟᱡᱮ ᱩᱛᱟᱹᱨ ᱚᱲᱟᱜ ᱛᱮ ᱨᱩᱣᱟᱹᱲ ᱦᱩᱭᱩᱜ ᱠᱟᱱᱟ ᱟᱨ ᱵᱤᱥᱛᱤ ᱥᱟᱺᱜᱤᱧ ᱫᱚ ᱵᱟᱝᱟ ᱛᱤᱱ ᱠᱤᱞᱳᱢᱤᱴᱟᱨ ᱦᱩᱭᱩᱜᱼᱟ ᱟᱨ ᱪᱮᱫ ᱦᱚᱸ ᱵᱟᱭ ᱛᱟᱦᱮᱸ ᱠᱟᱱᱟ ᱥᱮ ᱚᱲᱟᱜ ᱨᱮ ᱟᱫᱚ ᱢᱟᱨᱠᱮᱴ ᱥᱮᱫ ᱞᱤᱧ ᱥᱮᱱ ᱞᱮᱱ ᱛᱟᱦᱮᱸᱫ ᱚᱱᱛᱮ ᱠᱷᱚᱱ ᱦᱮᱡ ᱠᱟᱛᱮᱫ ᱢᱟ ᱱᱚᱜᱼᱚᱭ ᱤᱥᱤᱱ ᱵᱟᱥᱟᱝ ᱠᱚᱨᱮ ᱜᱮ ᱵᱮᱥᱛᱚ ᱢᱮᱱᱟᱜ ᱟᱠᱟᱫ ᱞᱤᱧᱟᱹ ᱟᱫᱚ ᱤᱥᱤᱱ ᱵᱟᱥᱟᱝ ᱠᱚᱫᱚ ᱱᱤᱛᱚᱜ ᱪᱟᱵᱟᱭᱮᱱ ᱜᱮ ᱟᱨ ᱱᱤᱛᱚᱜ ᱡᱚᱢ ᱵᱟᱲᱟ ᱦᱩᱭᱩᱜ ᱞᱟᱹᱜᱤᱫ ᱟᱫᱚ ᱵᱞᱚᱜᱽ ᱵᱷᱤᱰᱤᱭᱳ ᱵᱟᱹᱞᱤᱧ ᱢᱩᱪᱟᱹᱫ ᱟᱠᱟᱫ ᱛᱟᱦᱮᱸᱫ ᱥᱮ ᱟᱫᱚ ᱛᱮᱦᱮᱧᱟᱜ ᱵᱞᱚᱜᱽ ᱵᱷᱤᱰᱤᱭᱳ ᱫᱚ ᱱᱚᱛᱮ ᱨᱮᱜᱮᱞᱤᱧ ᱢᱩᱪᱟᱹᱫᱮᱜᱼᱟ ᱟᱨ ᱚᱠᱟ ᱞᱮᱠᱟ ᱵᱚᱱ ᱵᱩᱡᱷᱟᱹᱣ ᱠᱟᱜᱼᱟ ᱠᱚᱢᱮᱱᱴ ᱠᱟᱛᱮ ᱵᱚᱱ ᱞᱟᱹᱭᱟ ᱟᱨ ᱚᱠᱚᱭ ᱠᱚ ᱡᱩᱫᱤ ᱪᱮᱱᱮᱞ ᱨᱮᱵᱚᱱ ᱱᱟᱣᱟ ᱜᱮᱭᱟ ᱪᱮᱱᱮᱞ ᱥᱟᱵᱥᱠᱨᱟᱭᱤᱵ ᱫᱚ ᱟᱞᱚᱵᱚᱱ ᱦᱤᱲᱤᱧ ᱢᱟ ᱵᱟᱠᱷᱟᱱ ᱛᱮᱦᱮᱧᱟᱜ ᱵᱞᱚᱜᱽ ᱵᱷᱤᱰᱤᱭᱳ ᱫᱚ ᱱᱤᱝᱠᱟᱹ ᱫᱷᱟᱨᱟ ᱜᱮ ᱤᱧ ᱯᱟᱥᱴᱟ ᱥᱮᱫ ᱠᱷᱚᱱ ᱡᱚᱛᱚ ᱠᱚ ᱡᱚᱦᱟᱨ ᱜᱮ